ᱛᱚ ᱥᱟᱱᱟᱢ ᱠᱚᱜᱮ ᱟᱵᱚᱣᱟᱜ ᱱᱚᱣᱟ ᱚᱞᱪᱤᱠᱤ ᱢᱟᱨᱥᱟᱞ ᱰᱟᱦᱟᱨ ᱤᱭᱩᱴᱩᱵᱽ ᱪᱮᱱᱮᱞ ᱯᱟᱦᱴᱟ ᱠᱷᱚᱱ ᱥᱟᱹᱜᱩᱱ ᱫᱟᱨᱟᱢ ᱟᱨ ᱤᱧ ᱜᱮ ᱟᱯᱮ ᱠᱚᱣᱤᱧ ᱢᱟᱱᱚᱥ ᱟᱯᱮ ᱠᱚ ᱥᱟᱢᱟᱝ ᱨᱮ ᱟᱨ ᱢᱤᱫᱴᱟᱝ ᱵᱷᱤᱰᱭᱳ ᱵᱟᱫᱮ ᱦᱮᱡ ᱟᱠᱟᱱᱟ ᱱᱚᱣᱟ ᱵᱷᱤᱰᱭᱳ ᱨᱮᱫᱚ ᱵᱮᱥᱤᱠ ᱠᱷᱚᱱ ᱵᱮᱥᱤᱠ ᱵᱷᱳᱨ ᱵᱚᱱ ᱪᱮᱫᱚᱜᱼᱟ ᱟᱨ ᱵᱟᱝᱢᱟ ᱵᱮᱥᱤᱠ ᱫᱚ ᱵᱮᱥ ᱴᱷᱟᱹᱣᱠᱟᱹ ᱥᱟᱺᱦᱤᱡ ᱵᱚᱱ ᱪᱮᱫᱚᱜᱼᱟ ᱟᱨ ᱵᱟᱝᱢᱟ ᱮᱛᱚᱦᱚᱵ ᱚᱠᱟ ᱞᱮᱠᱟ ᱚᱱᱟ ᱦᱚᱸᱵᱚᱱ ᱪᱮᱫᱚᱜᱼᱟ ᱪᱮᱫᱟᱜ ᱥᱮ ᱱᱤᱛᱚᱜ ᱯᱞᱟᱥ ᱛᱷᱨᱤ ᱟᱨ ᱵᱟᱝᱢᱟ ᱤᱭᱩ ᱡᱤ ᱥᱟᱱᱛᱟᱲᱤ ᱚᱱᱟᱨᱥ ᱨᱮ ᱚᱱᱟ ᱠᱚᱜᱮ ᱮᱛᱚᱦᱚᱵ ᱫᱚ ᱞᱟᱹᱠᱛᱤ ᱠᱟᱱᱟ ᱛᱚ ᱚᱱᱟ ᱤᱫᱤᱭᱟᱛᱮ ᱟᱹᱞᱤᱧ ᱱᱚᱣᱟ ᱵᱷᱤᱰᱭᱳ ᱫᱚᱞᱤᱧ ᱥᱟᱯᱲᱟᱣ ᱟᱠᱟᱫᱼᱟ ᱱᱚᱣᱟ ᱵᱷᱤᱰᱭᱳ ᱨᱮᱫᱚ ᱵᱚᱱ ᱯᱟᱲᱦᱟᱜᱼᱟ ᱚᱞ ᱪᱤᱠᱤ ᱜᱮ ᱛᱟᱵᱚᱱ ᱪᱷᱟᱯᱟ ᱚᱞ ᱵᱚᱱ ᱪᱮᱫᱚᱜᱼᱟ ᱪᱮᱫ ᱞᱮᱠᱟ ᱴᱷᱟᱹᱣᱠᱟᱹ ᱥᱟᱺᱦᱤᱡ ᱛᱟᱨᱟ ᱫᱚ ᱵᱟᱠᱚ ᱩᱪᱟᱨᱚᱱ ᱫᱟᱲᱮᱭᱟᱜ ᱠᱟᱱᱟ ᱟᱨ ᱵᱟᱝᱢᱟ ᱵᱟᱠᱚ ᱞᱟᱹᱭ ᱫᱟᱲᱮᱭᱟᱜ ᱠᱟᱱᱟ ᱛᱚ ᱚᱱᱟᱜᱮ ᱛᱮᱦᱮᱧ ᱫᱚᱞᱤᱧ ᱟᱹᱜᱩ ᱠᱟᱛᱮ ᱦᱮᱡ ᱟᱠᱟᱜᱼᱟ ᱟᱨ ᱵᱷᱤᱰᱤᱭᱳ ᱠᱚᱢᱮᱱᱴ ᱥᱮᱠᱥᱚᱱ ᱠᱚᱨᱮ ᱠᱚ ᱞᱟᱹᱭ ᱟᱠᱟᱫᱼᱟ ᱥᱮ ᱚᱱᱟᱛᱮ ᱟᱹᱞᱤᱧ ᱞᱤᱧ ᱟᱹᱜᱩ ᱠᱮᱜᱼᱟ ᱛᱚ ᱫᱮᱞᱟ ᱵᱚᱱ ᱮᱛᱚᱦᱚᱵᱟ ᱮᱛᱚᱦᱚᱵ ᱢᱟᱲᱟᱝ ᱨᱮᱧ ᱱᱮᱦᱚᱨ ᱵᱚᱱᱟ ᱵᱷᱤᱰᱤᱭᱳ ᱫᱚ ᱢᱩᱪᱟᱹᱫ ᱵᱷᱳᱨ ᱵᱚᱱ ᱧᱮᱞ ᱢᱟ ᱛᱚᱵᱮ ᱟᱱᱟᱜ ᱵᱚᱱ ᱴᱷᱟᱹᱣᱠᱟᱹ ᱫᱟᱲᱮᱭᱟᱜᱼᱟ ᱛᱚ ᱱᱚᱜᱼᱚ ᱱᱚᱝᱠᱟ ᱱᱟᱦᱟᱜ ᱱᱚᱣᱟ ᱞᱟᱜᱮ ᱫᱷᱟᱨᱟ ᱪᱮᱫᱚᱜ ᱞᱟᱹᱜᱤᱫ ᱟᱨ ᱵᱟᱝ ᱞᱟᱜᱮ ᱫᱷᱟᱨᱟ ᱯᱩᱥᱴᱟᱹ ᱥᱟᱺᱦᱤᱡ ᱪᱮᱫᱚᱜ ᱞᱟᱹᱜᱤᱫ ᱱᱚᱣᱟ ᱵᱩᱦᱤ ᱠᱷᱚᱱ ᱦᱟᱸᱜ ᱞᱤᱧ ᱟᱹᱜᱩ ᱟᱠᱟᱱᱟ ᱵᱩᱦᱤ ᱫᱚ ᱛᱟᱵᱚᱱ ᱧᱮᱞ ᱫᱟᱲᱮᱭᱟᱜ ᱠᱟᱱ ᱜᱮᱭᱟ ᱵᱮᱱ ᱚᱱᱠᱟ ᱥᱚᱦᱚᱡᱽ ᱥᱟᱱᱛᱟᱲᱤ ᱵᱷᱟᱥᱟ ᱥᱤᱠᱠᱷᱟ ᱚᱞ ᱟᱠᱟᱱ ᱦᱟᱸᱜ ᱠᱤᱱ ᱜᱚᱢᱠᱮ ᱫᱩᱵᱚᱨᱟᱡᱽ ᱦᱮᱢᱵᱨᱚᱢ ᱜᱚᱢᱠᱮ ᱛᱟᱹᱠᱤᱱ ᱱᱚᱜᱼᱚ ᱱᱚᱝᱠᱟ ᱦᱟᱸᱜ ᱛᱟᱵᱚᱱ ᱢᱮᱱᱟᱜᱼᱟ ᱟᱫᱚ ᱱᱚᱰᱮ ᱚᱱᱟ ᱫᱚ ᱦᱟᱸᱜ ᱛᱟᱵᱚᱱ ᱚᱞᱪᱤᱠᱤ ᱪᱷᱟᱯᱟ ᱚᱞ ᱠᱟᱱᱟ ᱦᱮᱸ ᱥᱮ ᱵᱟᱝᱼᱟ ᱢᱮᱱᱠᱷᱟᱱ ᱫᱚ ᱱᱚᱰᱮ ᱛᱟᱵᱚᱱ ᱡᱟᱦᱟᱸ ᱩᱲᱤᱭᱟᱹ ᱛᱮ ᱱᱟᱜ ᱚᱞ ᱟᱠᱟᱱᱟ ᱦᱮᱸ ᱥᱮ ᱵᱟᱝᱼᱟ ᱚᱸᱰᱮ ᱛᱟᱵᱚᱱ ᱩᱲᱤᱭᱟᱹ ᱛᱮ ᱚᱞ ᱟᱠᱟᱱᱟ ᱱᱚᱣᱟ ᱫᱚ ᱴᱷᱟᱹᱣᱠᱟᱹ ᱥᱟᱺᱦᱤᱡ ᱫᱚ ᱯᱩᱥᱴᱟᱹᱣ ᱥᱟᱺᱦᱤᱡ ᱫᱚ ᱵᱟᱭ ᱩᱪᱪᱟᱨᱚᱱᱚᱜ ᱠᱟᱱᱟ ᱦᱮᱸ ᱪᱮ ᱟᱹᱞᱤᱧ ᱟᱫᱚ ᱟᱹᱞᱤᱧ ᱦᱟᱸᱜ ᱞᱤᱧ ᱫᱟᱜ ᱠᱮᱫᱼᱟ ᱟᱨ ᱵᱟᱝ ᱩᱪᱟᱨᱚᱬᱮᱫᱼᱟ ᱦᱟᱸᱜ ᱞᱤᱧ ᱤᱱᱟᱹ ᱛᱟᱭᱚᱢ ᱟᱵᱚ ᱦᱚᱸᱵᱚᱱ ᱩᱪᱟᱨᱚᱱ ᱢᱟ ᱮᱱᱟ ᱵᱚᱱ ᱴᱷᱤᱠᱟᱹ ᱫᱟᱲᱮᱭᱟᱜᱼᱟ ᱛᱚ ᱫᱮᱞᱟ ᱵᱚᱱ ᱮᱛᱚᱦᱚᱵᱟ ᱚ ᱚᱛ ᱚ ᱚ ᱚᱞ ᱟᱠᱟᱱᱟ ᱠᱤᱱᱛᱩ ᱱᱚᱣᱟ ᱫᱚ ᱚᱜ ᱩᱪᱟᱨᱚᱜᱼᱟ ᱚ ᱩᱱᱠᱩ ᱜᱩᱰᱩ ᱠᱚ ᱡᱟᱦᱟᱸ ᱵᱟᱱᱩᱜ ᱚᱜ ᱠᱚᱣᱟ ᱚᱞ ᱢᱟ ᱚᱜ ᱜᱮ ᱱᱟᱦᱟᱜ ᱦᱮᱸ ᱥᱮ ᱵᱟᱝᱟ ᱛᱟᱯᱚᱨᱮ ᱚᱝ ᱚᱞ ᱱᱩᱜᱩ ᱱᱩᱠᱩ ᱫᱚ ᱱᱟᱜ ᱛᱟᱵᱚᱱ ᱪᱤᱞᱤ ᱠᱟᱱᱟ ᱠᱚ ᱱᱩᱠᱩ ᱠᱚ ᱦᱩᱭᱩᱜ ᱠᱟᱱᱟ ᱨᱟᱦᱟ ᱟᱲᱟᱝ ᱦᱮᱸ ᱥᱮ ᱵᱟᱝᱟ ᱱᱩᱜᱩ ᱱᱩᱠᱩ ᱨᱟᱦᱟ ᱟᱲᱟᱝ ᱛᱮᱜᱮ ᱱᱩᱝᱠᱩ ᱨᱟᱦᱟ ᱨᱟᱦᱟ ᱟᱲᱟᱝ ᱛᱮᱜᱮ ᱱᱚᱛᱮ ᱨᱮᱱ ᱡᱚᱛᱚ

ᱢᱟᱞᱮ ᱞᱤᱧ ᱧᱮᱞ ᱠᱮᱫ ᱠᱚᱣᱟ ᱠᱮᱞᱟᱥ ᱨᱮ ᱵᱟᱝᱟ ᱟᱹᱣ ᱠᱚ ᱞᱟᱹᱭᱟ ᱟᱹᱣ ᱫᱚ ᱵᱟᱝ ᱩᱱᱤ ᱫᱚ ᱟᱣ ᱦᱩᱭᱩᱜᱼᱟ ᱦᱮᱸ ᱥᱮ ᱵᱟᱝᱟ ᱛᱟᱯᱚᱨᱮ ᱤᱱᱟᱹ ᱛᱟᱭᱚᱢ ᱤ ᱤᱥ ᱤᱦ ᱛᱟᱨᱟ ᱫᱚ ᱤᱦᱚ ᱦᱚᱸᱠᱚ ᱞᱟᱹᱭᱟ ᱤᱦᱚ ᱫᱚ ᱵᱟᱝᱟ ᱫᱚ ᱤᱦ ᱤᱦ ᱛᱟᱯᱚᱨᱮ ᱤᱧ ᱤᱨ ᱳ ᱩᱫ ᱩᱫ ᱩᱫ ᱚᱱᱟ ᱫᱚ ᱦᱟᱸᱜ ᱚᱠᱟ ᱩᱫ ᱠᱟᱱᱟ ᱥᱮ ᱱᱚᱰᱮ ᱩᱫ ᱢᱮᱱ ᱞᱮᱠᱷᱟᱱ ᱫᱚ ᱢᱤᱫ ᱞᱮᱠᱟ ᱫᱚᱵᱚᱱ ᱵᱩᱡᱷᱟᱹᱜᱼᱟ ᱫᱟᱠᱟ ᱵᱚᱱ ᱩᱫ ᱮᱫ ᱫᱚ ᱚᱱᱟ ᱩᱫ ᱫᱚ ᱵᱟᱝᱟ ᱩᱫ ᱚᱱᱟ ᱫᱚ ᱱᱟᱦᱟᱜ ᱚᱱᱮ ᱡᱚ ᱩᱫ ᱠᱚ ᱚᱢᱚᱱᱚᱜᱼᱟ ᱵᱩᱨᱩ ᱠᱚᱨᱮ ᱚᱱ ᱚᱱᱟ ᱩᱫ ᱱᱟᱦᱟᱜ ᱚᱱᱟ ᱢᱮᱱ ᱞᱮᱠᱟ ᱦᱤᱥᱟᱹᱵ ᱦᱮᱸ ᱥᱮ ᱵᱟᱝᱟ ᱩᱫ ᱩᱫ ᱚ ᱳᱭ

ᱚᱦᱚᱜ ᱩᱦᱚᱜ ᱚᱦᱚᱫ ᱛᱟᱞᱟ ᱨᱮᱠᱚ ᱞᱟᱹᱭᱟ ᱚᱦᱚᱫ ᱵᱟᱝ ᱩᱦᱚᱜ ᱪᱮᱫᱟᱜ ᱡᱮ ᱱᱩᱭ ᱢᱮᱱᱟᱭ ᱛᱟᱵᱚᱱ ᱨᱟᱦᱟ ᱟᱲᱟᱝ ᱥᱮ ᱳ ᱛᱮ ᱮᱱᱠᱷᱟᱱ ᱱᱩᱭ ᱦᱚᱸ ᱩᱦᱚᱜ ᱦᱩᱭᱩᱜᱼᱟ ᱱᱩᱭ ᱦᱚᱸ ᱳ ᱳ ᱳ ᱫᱚ ᱵᱟᱝ ᱩᱦᱚᱜ ᱛᱚ ᱟᱨ ᱢᱤᱫ ᱫᱷᱟᱣ ᱤᱧ ᱰᱟᱠ ᱟᱵᱚᱱ ᱠᱟᱱᱟ ᱛᱟᱵᱚᱱ ᱟᱨ ᱢᱤᱫ ᱫᱷᱟᱣ ᱴᱷᱟᱹᱣᱠᱟᱹ ᱥᱮ ᱢᱟ ᱟᱸᱡᱚᱢ ᱢᱟ ᱟᱹᱞᱤᱧ ᱥᱟᱞᱟᱜ ᱵᱚᱱ ᱰᱟᱠ ᱢᱟ ᱱᱚᱣᱟ ᱵᱩᱴᱟᱹ ᱵᱚᱱ ᱪᱮᱫ ᱞᱮᱱᱟ ᱜᱮᱥᱮ ᱱᱟᱦᱟᱜ ᱢᱟᱲᱟᱝ ᱥᱮᱫ ᱫᱚᱵᱚᱱ ᱯᱟᱲᱦᱟᱣ ᱫᱟᱲᱮᱭᱟᱜᱼᱟ ᱴᱷᱟᱹᱣᱠᱟᱹ ᱥᱟᱺᱦᱤᱡ ᱪᱮᱫ ᱞᱮᱠᱟ ᱩᱪᱪᱟᱨᱚᱱᱚᱜᱼᱟ ᱚ ᱚᱛ ᱚ ᱚᱝ ᱚᱞ ᱟ ᱟᱠ ᱟᱡ ᱟᱢ ᱟᱣ ᱤ ᱤ ᱤ ᱤᱥ ᱤ ᱤᱧ ᱤᱨ ᱳ ᱳᱪ ᱳᱫ ᱳ ᱳᱭ ᱮ ᱮᱯ ᱮᱲ ᱮᱱ ᱮᱲ ᱳ ᱳᱫ ᱳᱜ ᱳ ᱚᱦᱚᱜ ᱚᱦᱚᱜ ᱦᱮᱸ ᱥᱮ ᱵᱟᱝᱟ ᱱᱚᱜ ᱱᱚᱝᱠᱟ ᱦᱟᱸᱜ ᱛᱟᱵᱚᱱ ᱠᱚ ᱛᱟᱦᱮᱸ ᱠᱟᱱᱟ ᱪᱷᱟᱯᱟ ᱚᱞ ᱫᱚ ᱟᱫᱚ ᱚᱞ ᱪᱮᱢᱮᱫ ᱨᱮᱦᱚᱸ ᱢᱮᱱᱟᱜ ᱟᱠᱟᱫ ᱜᱮᱭᱟ ᱚᱱᱟ ᱫᱚ ᱱᱚᱝᱠᱟ ᱫᱚ ᱦᱟᱸᱜ ᱩᱰᱤᱭᱟᱹ ᱛᱮ ᱵᱟᱭ ᱚᱞ ᱟᱠᱟᱱᱟ ᱢᱟᱱᱮ ᱟᱵᱚ ᱵᱩᱡᱷᱟᱹᱜ ᱞᱟᱹᱜᱤᱫ ᱚᱱᱟᱛᱮ ᱦᱟᱸᱜ ᱚᱱᱟ ᱵᱳᱭ ᱠᱷᱚᱱ ᱫᱚᱞᱤᱧ ᱟᱹᱜᱩ ᱟᱠᱟᱜᱼᱟ

ᱛᱟᱭᱚᱢ ᱵᱷᱤᱰᱤᱭᱳ ᱫᱚ ᱱᱟᱦᱟᱜ ᱛᱤᱛᱮ ᱩᱥᱟᱹᱨᱟ ᱚᱞ ᱟᱹᱜᱩ ᱠᱟᱛᱮ ᱞᱤᱧ ᱦᱤᱡᱩᱜᱼᱟ ᱛᱚ ᱛᱮᱦᱮᱧ ᱞᱟᱹᱜᱤᱫ ᱫᱚ ᱱᱚᱰᱮ ᱜᱮᱞᱤᱧ ᱫᱚᱦᱚᱭᱮᱫᱼᱟ ᱡᱚᱦᱟᱨ